ᱱᱚᱜᱼᱚᱭ ᱡᱮ ᱱᱚᱣᱟ ᱥᱮᱨᱮᱧ ᱵᱚᱱ ᱟᱸᱡᱚᱢ ᱠᱮᱫᱟ ᱱᱚᱣᱟ ᱥᱮᱨᱮᱧ ᱨᱮᱱᱟᱜ ᱢᱤᱫᱴᱟᱝ ᱢᱟᱨᱟᱝ ᱩᱛᱟᱹᱨ ᱢᱮᱱᱮᱛ ᱢᱮᱱᱟᱜᱼᱟ ᱟᱫᱚ ᱚᱱᱟ ᱢᱮᱱᱮᱛ ᱜᱮ ᱠᱟᱹᱴᱤᱡ ᱱᱚᱰᱮ ᱵᱚᱱ ᱟᱸᱡᱚᱢᱟᱜ ᱜᱮ ᱱᱚᱜᱼᱚᱭ ᱡᱮ ᱱᱩᱠᱩ ᱢᱟᱹᱡᱷᱤ ᱜᱚᱰᱮᱛ ᱯᱟᱨᱟᱱᱤᱠ ᱡᱚᱜᱽ ᱢᱟᱹᱡᱷᱤ ᱱᱟᱭᱠᱮ ᱱᱩᱠᱩ ᱫᱚᱠᱚ ᱦᱩᱭᱩᱜ ᱠᱟᱱᱟ ᱟᱵᱚ ᱥᱟᱱᱛᱟᱲ ᱥᱟᱶᱛᱟ ᱨᱮᱱ ᱢᱩᱬᱩᱛ ᱦᱚᱲ ᱱᱩᱠᱩᱣᱟᱜ ᱠᱟᱹᱢᱤ ᱛᱟᱞᱟ ᱛᱮᱜᱮ ᱥᱮ ᱱᱩᱠᱩᱣᱟᱜ ᱟᱹᱭᱩᱨ ᱛᱮᱜᱮ ᱥᱮ ᱱᱩᱠᱩᱣᱟᱜ ᱟᱹᱨᱤ ᱛᱮᱜᱮ ᱱᱚᱣᱟ ᱱᱩᱱ ᱢᱟᱨᱟᱝ ᱢᱤᱫᱴᱟᱝ ᱥᱟᱱᱛᱟᱲ ᱥᱟᱶᱛᱟ ᱨᱮ ᱪᱟᱞᱟᱜ ᱠᱟᱱᱟ ᱠᱟᱡᱽ ᱠᱟᱢ ᱠᱚ ᱥᱮ ᱞᱟᱠᱪᱟᱨ ᱠᱟᱹᱢᱤ ᱠᱚ ᱟᱫᱚ ᱚᱱᱟᱛᱮ ᱱᱤᱛᱚᱜ ᱫᱚ ᱱᱩᱠᱩ ᱱᱚᱜᱼᱚᱭ ᱡᱮ ᱱᱚᱣᱟ ᱥᱚᱦᱨᱟᱭ ᱯᱚᱨᱚᱵᱽ ᱨᱮ ᱱᱩᱠᱩᱣᱟᱜ ᱱᱚᱣᱟ ᱱᱚᱜᱼᱚᱭ ᱡᱮ ᱱᱩᱱ ᱢᱟᱨᱟᱝ ᱢᱤᱫᱴᱟᱝ ᱠᱟᱹᱢᱤ ᱢᱮᱱᱟᱜᱼᱟ ᱥᱮ ᱚᱱᱟ ᱠᱟᱹᱢᱤ ᱛᱟᱞᱟ ᱛᱮᱜᱮ ᱥᱮ ᱚᱱᱟ ᱟᱹᱱ ᱟᱹᱨᱤ ᱫᱟᱨᱟᱭ ᱛᱮᱜᱮ ᱱᱤᱛᱚᱜ ᱫᱚ ᱱᱚᱝᱠᱟᱱᱟᱜ ᱯᱚᱨᱚᱵᱽ ᱨᱮ ᱟᱵᱚ ᱱᱩᱠᱩ ᱡᱟᱦᱟᱸ ᱦᱚᱯᱚᱱ ᱮᱨᱟ ᱠᱚ ᱢᱤᱥᱨᱟ ᱠᱚ ᱵᱚᱱ ᱠᱷᱚᱡᱽ ᱠᱚᱛᱮ ᱱᱤᱛᱚᱜ ᱫᱚᱵᱚᱱ ᱨᱟᱹᱥᱠᱟᱹᱭᱟ ᱱᱚᱜᱼᱚ ᱱᱟ ᱟᱹᱨᱤ ᱢᱮᱱᱟᱜ ᱦᱚᱛᱮᱡ ᱛᱮᱜᱮ ᱱᱚᱣᱟ ᱫᱚ ᱟᱵᱚ ᱥᱟᱱᱛᱟᱲ ᱛᱟᱞᱟᱨᱮ ᱥᱟᱶᱛᱟ ᱛᱟᱞᱟᱨᱮ ᱱᱚᱣᱟ ᱫᱚ ᱴᱷᱟᱶ ᱮ ᱧᱟᱢ ᱟᱠᱟᱫᱟ ᱟᱫᱚ ᱱᱤᱛᱚᱜ ᱫᱚ ᱟᱵᱚ ᱱᱩᱠᱩ ᱡᱟᱦᱟᱸ ᱢᱟᱹᱡᱷᱤ ᱜᱚᱰᱮᱛ ᱯᱟᱨᱟᱱᱤᱠ ᱡᱚᱜᱽᱢᱟᱹᱡᱷᱤ ᱱᱟᱭᱠᱮ ᱱᱩᱠᱩ ᱚᱠᱚᱭ ᱚᱠᱟ ᱞᱮᱠᱟᱱ ᱦᱚᱲ ᱠᱟᱱᱟ ᱠᱚ ᱚᱠᱚᱭ ᱚᱠᱟᱞᱟᱱ ᱚᱠᱟ ᱞᱮᱠᱟᱱ ᱠᱚ ᱠᱟᱱᱟ ᱠᱚ ᱥᱮ ᱩᱱᱠᱩᱣᱟᱜ ᱠᱟᱹᱢᱤ ᱜᱩᱱᱟᱹᱜ ᱜᱮ ᱱᱩᱠᱩ ᱚᱠᱟ ᱞᱮᱠᱟ ᱢᱟᱹᱱ ᱠᱚ ᱧᱟᱢᱟ ᱟᱵᱚ ᱴᱷᱮᱱ ᱱᱚᱣᱟ ᱥᱮᱨᱮᱧ ᱛᱟᱞᱟ ᱛᱮᱜᱮ ᱱᱚᱣᱟ ᱫᱚᱵᱚᱱ ᱧᱮᱞ ᱧᱟᱢᱟ ᱱᱚᱣᱟ ᱵᱚᱱ ᱞᱟᱹᱭ ᱠᱟᱫᱟ ᱥᱮ ᱱᱚᱣᱟ ᱥᱮᱨᱮᱧ ᱨᱮ ᱢᱮᱱᱟᱜᱼᱟ ᱢᱟᱹᱡᱷᱤ ᱫᱟᱨᱟᱭ ᱠᱟᱱ ᱫᱤᱞᱫᱟᱨ ᱫᱤᱞᱫᱟᱨ ᱟᱨ ᱩᱱᱤ ᱫᱚ ᱢᱟᱹᱡᱷᱤ ᱮᱢᱟᱭ ᱯᱮᱜᱚ ᱢᱟᱹᱡᱷᱤ ᱵᱮᱞᱟᱭ ᱯᱮᱜᱚ ᱯᱟᱞᱟᱠ ᱯᱟᱨᱠᱚᱢ ᱢᱟᱹᱡᱷᱤ ᱮᱢᱟᱭ ᱯᱮᱜᱚ ᱠᱷᱩᱞᱤ ᱯᱟᱹᱣᱨᱟᱹ ᱟᱫᱚ ᱱᱚᱣᱟ ᱨᱮᱱᱟᱜ ᱢᱮᱱᱮᱛ ᱫᱚ ᱪᱮᱫ ᱠᱟᱱᱟ ᱱᱚᱜᱼᱚᱭ ᱡᱮ ᱱᱩᱱ ᱢᱟᱨᱟᱝ ᱢᱤᱫᱴᱟᱝ ᱥᱟᱶᱛᱟᱭ ᱪᱟᱞᱟᱣᱮᱫᱼᱟ ᱢᱟᱹᱡᱷᱤᱭᱟᱜ ᱟᱹᱨᱤ ᱛᱮᱜᱮ ᱪᱟᱞᱟᱜ ᱠᱟᱱᱟ᱾ ᱢᱟᱹᱡᱷᱤᱭᱟᱜ ᱠᱟᱹᱢᱤ ᱠᱚᱫᱚ ᱱᱩᱱᱟᱹᱜ ᱜᱟᱱ ᱜᱮ ᱵᱤᱞᱫᱟᱨ ᱟᱱᱟᱝ ᱡᱮ ᱩᱱᱤ ᱫᱚ ᱱᱚᱜᱼᱚᱭ ᱠᱷᱩᱞᱤ ᱯᱟᱹᱣᱨᱟᱹ ᱧᱩ ᱠᱟᱛᱮ ᱯᱟᱞᱟᱠ ᱯᱟᱨᱠᱚᱢ ᱜᱤᱛᱤᱡ ᱠᱟᱛᱮ ᱡᱮᱢᱚᱱ ᱥᱟᱱᱛᱤᱭ ᱛᱟᱦᱮᱸᱱᱟ ᱥᱮ ᱥᱟᱱᱛᱤᱢ ᱵᱩᱡᱷᱟᱹᱣᱟ ᱚᱱ ᱚᱱᱠᱟᱱᱟᱜ ᱜᱮ ᱩᱱᱤᱭᱟᱜ ᱞᱟᱥᱟᱲᱦᱮᱫ ᱠᱟᱹᱢᱤ ᱠᱟᱱ ᱛᱟᱭᱟ᱾ ᱩᱱᱤᱭᱟᱜ ᱠᱟᱹᱢᱤ ᱱᱚᱝᱠᱟ ᱫᱤᱞᱫᱟᱨ ᱠᱟᱹᱢᱤ ᱦᱚᱛᱮᱡ ᱛᱮᱜᱮ ᱟᱵᱚ ᱥᱟᱱᱛᱟᱲ ᱥᱟᱶᱛᱟ ᱨᱮᱱ ᱟᱵᱚ ᱡᱟᱦᱟᱸ ᱢᱟᱹᱡᱷᱤ ᱦᱚᱯᱚᱱ ᱠᱚ ᱢᱮᱱᱟᱜ ᱵᱚᱱᱟ ᱥᱮ ᱥᱟᱱᱛᱟᱲ ᱥᱟᱶᱛᱟ ᱨᱮ ᱡᱟᱦᱟᱸ ᱦᱚᱲ ᱢᱮᱱᱟᱜ ᱵᱚᱱᱟ ᱩᱱᱠᱩ ᱫᱚ ᱱᱚᱝᱠᱟ ᱜᱮ ᱞᱟᱥᱟᱲᱦᱮᱫ ᱢᱮᱱᱟᱜ ᱵᱚᱱᱟ ᱱᱚᱝᱠᱟ ᱜᱮ ᱯᱟᱞᱟᱠ ᱯᱟᱨᱠᱚᱢ ᱨᱮ ᱜᱤᱛᱤᱡ ᱟᱠᱟᱱ ᱞᱮᱠᱟ ᱱᱤᱥᱪᱤᱱᱛᱚ ᱨᱮ ᱢᱮᱱᱟᱜ ᱵᱚᱱᱟ ᱪᱮᱫᱟᱜ ᱥᱮ ᱟᱵᱚᱣᱟᱜ ᱢᱟᱹᱡᱷᱤ ᱟᱹᱨᱤ ᱫᱚ ᱱᱩᱱᱟᱹᱜ ᱜᱟᱱ ᱜᱮ ᱞᱟᱥᱟᱲᱦᱮᱫᱼᱟ ᱚᱱᱠᱟ ᱜᱮ ᱯᱟᱨᱟᱱᱤᱠ ᱦᱚᱸ ᱩᱱᱤ ᱫᱟᱨᱟᱭ ᱠᱟᱱᱟᱭ ᱯᱟᱨᱟᱱᱤᱠ ᱮ ᱫᱟᱨᱟᱭ ᱠᱟᱱᱟ ᱡᱷᱚᱢᱚᱨ ᱡᱷᱚᱢᱚᱨ ᱯᱟᱨᱟᱱᱤᱠ ᱫᱟᱨᱟᱭ ᱠᱟᱱᱟᱭ ᱡᱷᱚᱢᱚᱨ ᱡᱷᱚᱢᱚᱨ ᱯᱟᱨᱟᱱᱤᱠ ᱮᱢᱟᱭ ᱯᱮ ᱜᱳ ᱯᱟᱨᱟᱱᱤᱠ ᱵᱮᱞᱟᱭ ᱯᱮ ᱜᱳ ᱴᱮᱸᱰᱟᱨ ᱢᱟᱹᱪᱤ ᱯᱟᱨᱟᱱᱤᱠ ᱮᱢᱟᱭ ᱯᱮ ᱜᱳ ᱛᱟᱝ ᱦᱟᱺᱰᱤ ᱟᱫᱚ ᱩᱱᱤᱭᱟᱜ ᱠᱟᱹᱢᱤ ᱥᱮ ᱩᱱᱤ ᱫᱚ ᱱᱚᱝᱠᱟᱱ ᱦᱚᱲ ᱠᱟᱱᱟ ᱥᱚᱵ ᱥᱚᱢᱚᱭ ᱨᱟᱹᱥᱠᱟᱹ ᱨᱮᱜᱮ ᱛᱟᱦᱮᱱᱟᱭ ᱥᱮ ᱨᱟᱹᱥᱠᱟᱹ ᱦᱚᱪᱚ ᱠᱚᱣᱟᱭ ᱟᱡ ᱨᱮᱱ ᱥᱟᱱᱛᱟᱲ ᱥᱟᱶᱛᱟ ᱨᱮᱱ ᱦᱚᱲ ᱠᱚᱫᱚ ᱱᱚᱝᱠᱟ ᱜᱮᱭ ᱫᱚᱦᱚ ᱟᱠᱟᱫ ᱠᱚ ᱛᱟᱭᱟ ᱥᱚᱵ ᱥᱚᱢᱚᱭ ᱨᱟᱹᱥᱠᱟᱹ ᱛᱮ ᱡᱷᱚᱢᱚᱨ ᱡᱷᱚᱢᱚᱨ ᱜᱮ ᱢᱮᱱᱟᱜ ᱠᱚᱣᱟ ᱟᱨ ᱚᱱᱟ ᱡᱷᱚᱢᱚᱨ ᱡᱷᱚᱢᱚᱨ ᱩᱯᱩᱵᱷᱳᱜᱽ ᱫᱚ ᱚᱠᱟ ᱞᱮᱠᱟ ᱦᱩᱭᱩᱜ ᱠᱟᱱᱟ ᱛᱟᱝ ᱦᱟᱺᱰᱤ ᱧᱩ ᱠᱟᱛᱮ ᱴᱮᱸᱰᱟᱨ ᱢᱟᱹᱪᱤ ᱨᱮ ᱫᱩᱲᱩᱵ ᱠᱟᱛᱮ ᱡᱮᱢᱚᱱ ᱚᱱᱟ ᱨᱟᱹᱥᱠᱟᱹᱭ ᱩᱯᱩᱵᱷᱳᱜᱟ ᱚᱱᱠᱟ ᱜᱮ ᱚᱱᱟ ᱫᱚ ᱚᱱᱟᱛᱮ ᱚᱱᱟ ᱫᱚᱠᱚ ᱢᱮᱱ ᱠᱟᱣᱫᱟ ᱩᱱᱤ ᱡᱷᱚᱢᱚᱨ ᱡᱷᱚᱢᱚᱨ ᱚᱱᱟ ᱨᱟᱹᱥᱠᱟᱹᱭ ᱩᱯᱩᱵᱷᱳᱜᱮᱫᱟ ᱛᱟᱝ ᱦᱟᱺᱰᱤ ᱧᱩ ᱠᱟᱛᱮ ᱴᱮᱸᱰᱟᱨ ᱢᱟᱹᱪᱤ ᱨᱮ ᱫᱩᱲᱩᱵ ᱠᱟᱛᱮ ᱟᱨ ᱜᱩᱰᱤ ᱫᱚ ᱫᱟᱨᱟᱭ ᱠᱟᱱ ᱦᱟᱠᱟ ᱰᱟᱠᱟ᱾ ᱜᱩᱰᱤ ᱫᱚ ᱥᱚᱵ ᱥᱚᱢᱚᱭ ᱠᱟᱹᱢᱤ ᱜᱮ ᱚᱱᱠᱟᱱ ᱛᱟᱭᱟ᱾ ᱩᱱᱤᱭᱟᱜ ᱦᱚᱦᱚ ᱛᱮ ᱥᱮ ᱩᱱᱤᱭᱟᱜ ᱱᱚᱜᱼᱚᱭ ᱟᱹᱭᱩᱨ ᱫᱟᱨᱟᱭ ᱛᱮᱜᱮ ᱱᱩᱱ ᱢᱟᱨᱟᱝ ᱥᱟᱶᱛᱟ ᱨᱮᱱ ᱦᱚᱲᱟᱜ ᱟᱵᱚ ᱱᱤᱛᱚᱜ ᱫᱚ ᱠᱟᱹᱢᱤ ᱠᱟᱡᱽ ᱠᱚ ᱪᱟᱞᱟᱜ ᱠᱟᱱᱟ᱾ ᱞᱟᱠᱪᱟᱨ ᱠᱟᱹᱢᱤ ᱠᱚ ᱵᱚᱱ ᱠᱟᱹᱢᱤ ᱫᱟᱲᱮᱭᱟᱜ ᱠᱟᱱᱟ᱾ ᱡᱚᱛᱚ ᱢᱤᱫ ᱴᱷᱮᱱᱮ ᱦᱚᱦᱚ ᱡᱟᱣᱨᱟ ᱵᱚᱱᱟ᱾ ᱦᱟᱠᱟ ᱰᱟᱠᱟ ᱥᱚᱵ ᱥᱚᱢᱚᱭᱮ ᱦᱤᱡᱩᱜᱼᱟ᱾ ᱩᱱᱤ ᱫᱚ ᱟᱫᱚ ᱡᱟᱦᱟᱸ ᱞᱮᱠᱟᱱ ᱛᱚᱯᱟᱜ ᱯᱟᱨᱠᱚᱢ ᱦᱚᱸᱠᱚ ᱵᱮᱞᱟᱭ ᱠᱟᱱᱟ᱾ ᱥᱮ ᱵᱚᱰᱚᱡ ᱦᱟᱺᱰᱤ ᱠᱚ ᱮᱢᱟᱭ ᱠᱟᱱᱟ ᱡᱟᱦᱟᱸ ᱜᱮ ᱛᱟᱦᱮᱱ ᱡᱟᱦᱟᱸ ᱞᱮᱠᱟᱱᱟᱜ ᱜᱮ ᱩᱱᱤ ᱫᱚ ᱥᱟᱢᱟᱝ ᱨᱮ ᱧᱟᱢ ᱚᱱᱠᱟᱱᱟᱜ ᱛᱮᱜᱮ ᱩᱱᱤ ᱫᱚᱭ ᱠᱩᱥᱤ ᱛᱟᱦᱮᱱᱟ ᱟᱨ ᱩᱱᱤᱭᱟᱜ ᱠᱟᱹᱢᱤ ᱜᱮᱛᱟᱭ ᱚᱱᱠᱟ ᱩᱱᱤ ᱫᱚ ᱦᱟᱠᱟ ᱰᱟᱠᱟᱭ ᱠᱟᱹᱢᱤᱭᱟ ᱥᱮ ᱦᱟᱠᱟ ᱰᱟᱠᱟᱭ ᱦᱟᱠᱟ ᱰᱟᱠᱟ ᱠᱟᱛᱮ ᱮ ᱥᱩᱨ ᱠᱚᱣᱟ ᱚᱱᱠᱟᱱ ᱠᱟᱹᱢᱤ ᱜᱮᱛᱟᱭ ᱚᱱᱠᱟ ᱦᱟᱠᱟ ᱰᱟᱠᱟ ᱟᱨ ᱩᱱᱤ ᱫᱚ ᱥᱟᱢᱟᱝ ᱨᱮ ᱡᱟᱦᱟᱸᱭ ᱧᱟᱢᱟ ᱛᱚᱯᱟᱜ ᱯᱟᱨᱠᱚᱢ ᱠᱷᱟᱱ ᱛᱚᱯᱟᱜ ᱯᱟᱨᱠᱚᱢ ᱨᱮᱜᱮ ᱩᱱᱤ ᱫᱚᱭ ᱫᱩᱲᱩᱵᱼᱟ ᱟᱨ ᱡᱟᱦᱟᱸ ᱜᱮ ᱛᱟᱦᱮᱱ ᱵᱚᱰᱚᱡ ᱥᱤᱴᱷᱟᱹ ᱚᱱᱟ ᱠᱚᱜᱮ ᱩᱱᱤ ᱫᱚᱭ ᱧᱩᱭᱟ ᱟᱫᱚ ᱱᱚᱜᱼᱚ ᱱᱚᱝᱠᱟᱱ ᱢᱤᱫᱴᱟᱝ ᱥᱟᱶᱛᱟ ᱨᱮ ᱱᱩᱠᱩ ᱢᱟᱹᱡᱷᱤ ᱜᱚᱰᱮᱛ ᱯᱟᱨᱟᱱᱤᱠ ᱡᱚᱜᱽ ᱢᱟᱹᱡᱷᱤ ᱱᱟᱭᱠᱮ ᱱᱚᱝᱠᱟ ᱜᱮ ᱢᱮᱱᱟᱜ ᱛᱟᱠᱚᱣᱟ ᱡᱚᱛᱚ ᱜᱮ ᱱᱚᱝᱠᱟᱱ ᱟᱠᱚᱣᱟᱜ ᱦᱚᱲ ᱜᱩᱱᱟᱹᱜ ᱟᱠᱚᱣᱟᱜ ᱠᱟᱹᱢᱤ ᱜᱩᱱᱟᱹᱜ ᱟᱠᱚᱣᱟᱜ ᱢᱟᱹᱱ ᱥᱮ ᱟᱵᱚ ᱛᱟᱞᱟ ᱨᱮ ᱱᱚᱝᱠᱟᱱ ᱢᱟᱹᱱ ᱱᱚᱣᱟ ᱠᱚᱫᱚ ᱵᱚᱱ ᱧᱮᱞ ᱧᱟᱢ ᱦᱚᱪᱚ ᱟᱠᱟᱫᱟ ᱱᱚᱣᱟ ᱥᱮᱨᱮᱧ ᱛᱟᱞᱟ ᱛᱮᱜᱮ ᱟᱫᱚ ᱱᱚᱜᱼᱚᱭ ᱡᱮ ᱱᱤᱛᱚᱜ ᱱᱩᱱ ᱢᱟᱨᱟᱝ ᱢᱤᱫᱴᱟᱝ ᱥᱟᱶᱛᱟ ᱪᱟᱞᱟᱜ ᱠᱟᱱᱟ ᱱᱩᱠᱩᱣᱟᱜ ᱟᱹᱭᱩᱨ ᱛᱮ ᱱᱩᱠᱩᱣᱟᱜ ᱥᱩᱛᱩᱜ ᱛᱮ ᱱᱚᱜᱼᱚᱭ ᱡᱮ ᱱᱚᱣᱟ ᱟᱹᱱ ᱟᱹᱨᱤ ᱠᱚ ᱢᱮᱱᱟᱜ ᱦᱚᱛᱮᱡ ᱛᱮ ᱱᱤᱛᱚᱜ ᱫᱚ ᱢᱟᱹᱡᱷᱤ ᱟᱹᱨᱤ ᱢᱮᱱᱟᱜ ᱦᱚᱛᱮᱡ ᱛᱮᱜᱮ ᱱᱤᱛᱚᱜ ᱫᱚ ᱟᱵᱚ ᱱᱩᱱ ᱢᱟᱨᱟᱝ ᱥᱟᱶᱛᱟ ᱨᱮ ᱱᱚᱜᱼᱚᱭ ᱡᱮ ᱥᱚᱦᱨᱟᱭ ᱯᱚᱨᱚᱵᱽ ᱨᱮ ᱟᱵᱚ ᱦᱚᱯᱚᱱ ᱮᱨᱟ ᱢᱤᱥᱨᱟ ᱠᱚᱵᱚᱱ ᱠᱚᱪ ᱠᱚᱛᱟ ᱵᱚᱱᱟ ᱩᱱᱠᱩ ᱵᱚᱱ ᱨᱟᱹᱥᱠᱟᱹ ᱦᱚᱪᱚ ᱠᱚᱣᱟ ᱱᱚᱣᱟ ᱫᱚ ᱟᱹᱨᱤ ᱨᱮ ᱢᱮᱱᱟᱜᱼᱟ ᱱᱩᱠᱩ ᱫᱚ ᱡᱟᱱᱟᱢ ᱮᱸᱜᱟᱛ ᱟᱯᱟᱛᱟᱜ ᱡᱟᱦᱟᱸ ᱫᱷᱚᱱ ᱥᱚᱢᱯᱚᱛᱛᱤ ᱡᱟᱦᱟᱸ ᱜᱮ ᱛᱟᱦᱮᱱᱟ ᱱᱩᱠᱩ ᱫᱚᱵᱚᱱ ᱜᱚᱝ ᱞᱮᱠᱚ ᱠᱷᱟᱱ ᱫᱚ ᱟᱫᱚ ᱚᱱᱟ ᱠᱚ ᱨᱮᱱᱟᱜ ᱫᱚᱠᱚ ᱵᱚᱧᱪᱤᱛᱚᱜᱼᱟ ᱥᱮ ᱚᱱᱟ ᱠᱷᱚᱱᱟᱜ ᱫᱚᱠᱚ ᱪᱩᱰᱟᱹᱨᱚᱜᱼᱟ ᱟᱭᱤᱡ ᱵᱚᱭᱦᱟ ᱜᱮ ᱡᱩᱫᱤ ᱚᱱᱟ ᱠᱚᱲᱟ ᱜᱤᱫᱽᱨᱟᱹᱭ ᱛᱟᱦᱮᱱᱟ ᱩᱱᱤ ᱫᱚ ᱠᱤᱱᱛᱩ ᱟᱯᱟᱛᱟᱜ ᱮᱸᱜᱟᱛᱟᱜ ᱡᱟᱦᱟᱸ ᱥᱚᱢᱯᱚᱛᱤ ᱛᱟᱦᱮᱱ ᱠᱟᱱᱟ ᱚᱱᱟ ᱜᱮᱭ ᱧᱟᱢᱟ ᱠᱤᱱᱛᱩ ᱱᱩᱠᱩ ᱠᱩᱲᱤ ᱜᱤᱫᱽᱨᱟᱹ ᱫᱚ ᱮᱴᱟᱜ ᱚᱲᱟᱜ ᱠᱚ ᱪᱟᱞᱟᱜ ᱦᱚᱛᱮᱡ ᱛᱮ ᱟᱫᱚ ᱚᱱᱟ ᱥᱚᱢᱯᱚᱛᱤ ᱠᱷᱚᱱᱟᱜ ᱠᱚ ᱵᱚᱧᱪᱤᱛᱚ ᱱᱚᱣᱟ ᱫᱚ ᱦᱩᱭᱩᱜ ᱠᱟᱱᱟ ᱢᱟᱹᱡᱷᱤ ᱟᱹᱨᱤ ᱠᱟᱱᱟ ᱥᱮ ᱢᱟᱹᱡᱷᱤ ᱟᱹᱱ ᱠᱟᱱᱟ ᱱᱚᱣᱟ ᱦᱚᱛᱮᱡ ᱛᱮᱜᱮ ᱱᱩᱠᱩ ᱵᱚᱧᱪᱤᱛᱚ ᱠᱟᱱᱟ ᱚᱱᱟᱛᱮ ᱱᱚᱣᱟ ᱵᱟᱦᱟ ᱨᱮ ᱥᱚᱦᱨᱟᱭ ᱨᱮ ᱱᱩᱠᱩ ᱫᱚ ᱚᱱᱟᱛᱮ ᱠᱷᱚᱡᱽ ᱠᱷᱚᱯᱚᱡᱽ ᱠᱟᱛᱮ ᱱᱩᱠᱩ ᱫᱚ ᱱᱮᱣᱛᱟ ᱠᱟᱛᱮ ᱵᱚᱱ ᱟᱹᱜᱩ ᱠᱚᱛᱮ ᱱᱚᱣᱟ ᱥᱚᱦᱨᱟᱭ ᱯᱚᱨᱚᱵᱽ ᱨᱮ ᱵᱤᱥᱮᱥ ᱠᱟᱛᱮ ᱡᱟᱦᱟᱸ ᱨᱮᱜᱮ ᱠᱚ ᱛᱟᱦᱮᱱ ᱱᱮᱣᱛᱟ ᱟᱹᱜᱩ ᱠᱟᱛᱮ ᱡᱚᱢ ᱧᱩ ᱦᱚᱨᱚᱜ ᱵᱟᱸᱫᱮ ᱮᱢ ᱠᱟᱛᱮ ᱱᱩᱠᱩ ᱫᱚᱵᱚᱱ ᱨᱩᱥᱠᱟᱹ ᱦᱚᱪᱚ ᱠᱚᱣᱟ ᱱᱚᱜᱼᱚ ᱱᱟ ᱢᱟᱹᱡᱷᱤ ᱟᱹᱨᱤ ᱫᱟᱨᱟᱭ ᱛᱮᱜᱮ ᱱᱤᱛᱚᱜ ᱦᱚᱸ ᱯᱚᱨᱡᱚᱱᱛᱚ ᱱᱩᱠᱩ ᱟᱵᱚᱨᱮᱱ ᱠᱩᱲᱤ ᱜᱤᱫᱽᱨᱟᱹ ᱠᱚ ᱥᱮ ᱦᱚᱯᱚᱱ ᱮᱨᱟ ᱠᱚ ᱢᱤᱥᱨᱟ ᱠᱚ ᱱᱩᱠᱩ ᱫᱚ ᱱᱚᱝᱠᱟᱱᱟᱜ ᱢᱤᱫᱴᱟᱝ ᱱᱚᱣᱟ ᱥᱚᱦᱨᱟᱭ ᱯᱚᱨᱚᱵᱽ ᱨᱮᱫᱚ ᱵᱚᱱ ᱫᱩᱞᱟᱹᱲ ᱠᱚᱣᱟ ᱱᱚᱣᱟ ᱥᱚᱦᱨᱟᱭ ᱯᱚᱨᱚᱵᱽ ᱨᱮ ᱫᱩᱞᱟᱹᱲ ᱨᱮᱱᱟᱜ ᱱᱚᱜᱼᱚᱭ ᱡᱮ ᱱᱩᱱ ᱢᱟᱨᱟᱝ ᱢᱤᱫᱴᱟᱝ ᱟᱹᱨᱤ ᱡᱮ ᱛᱚᱞ ᱟᱠᱟᱱᱟ ᱱᱩᱠᱩ ᱦᱚᱯᱚᱱ ᱮᱨᱟ ᱠᱚ ᱢᱤᱥᱨᱟ ᱠᱚ ᱵᱟᱵᱚᱱ ᱠᱷᱚᱡᱽ ᱞᱮᱠᱚ ᱠᱷᱟᱱ ᱫᱚ ᱚᱱᱟ ᱥᱚᱦᱨᱟᱭ ᱯᱚᱨᱚᱵᱽ ᱨᱮ ᱨᱟᱹᱥᱠᱟᱹ ᱜᱮ ᱵᱟᱝ ᱵᱩᱡᱷᱟᱹᱜᱼᱟ ᱚᱱᱟᱛᱮ ᱱᱚᱣᱟ ᱫᱚ ᱱᱚᱝᱠᱟ ᱵᱚᱱ ᱠᱟᱹᱢᱤᱭᱟ ᱟᱫᱚ ᱢᱩᱪᱟᱹᱫ ᱨᱮ ᱟᱨ ᱢᱤᱫ ᱪᱚᱨ ᱚᱱᱠᱟ ᱵᱚᱱ ᱟᱸᱡᱚᱢᱟᱜ ᱜᱮ ᱚᱱᱟ ᱥᱮᱨᱮᱧ ᱜᱮ